ᱤᱧ ᱛᱮᱦᱮᱧ ᱯᱷᱟᱥᱴ ᱵᱞᱚᱜ ᱵᱷᱤᱰᱤᱭᱳᱧ ᱵᱮᱱᱟᱣᱮᱫᱼᱟ ᱟᱨ ᱤᱧ ᱵᱷᱤᱰᱤᱭᱳ ᱨᱮ ᱪᱮᱫ ᱪᱮᱫ ᱠᱚᱧ ᱪᱤᱠᱟᱹᱭ ᱞᱟᱹᱜᱤᱫ ᱚᱱᱟ ᱠᱚ ᱧᱮᱞ ᱞᱟᱹᱜᱤᱫ ᱟᱯᱮ ᱵᱞᱚᱜ ᱨᱮ ᱠᱚᱱᱴᱤᱱᱤᱭᱩ ᱛᱟᱦᱮᱱ ᱛᱟᱵᱚᱱ ᱯᱮ ᱫᱟᱠᱟ ᱤᱥᱤᱱ ᱠᱚᱫᱚ ᱦᱩᱭ ᱟᱠᱟᱱᱟ ᱟᱨ ᱟᱭᱳ ᱱᱤᱛᱚᱜ ᱟᱲᱟᱜ ᱮ ᱥᱟᱞᱟᱭᱮᱫᱼᱟ ᱦᱚᱛᱚᱫ ᱟᱲᱟᱜ ᱛᱮᱦᱮᱧ ᱫᱚ ᱦᱚᱛᱚᱫ ᱟᱲᱟᱜ ᱩᱛᱩ ᱦᱩᱭᱩᱜᱼᱟ

ᱥᱩᱠᱨᱤ ᱤᱥᱤᱱ ᱨᱮᱫᱚ ᱦᱚᱛᱚᱫ ᱟᱲᱟᱜ ᱟᱹᱰᱤ ᱰᱷᱮᱨ ᱧᱮᱞᱚᱜ ᱠᱟᱱᱟ ᱛᱟᱦᱮᱸᱫ ᱟᱨ ᱱᱤᱛᱚᱜ ᱫᱚ ᱤᱥᱤᱱ ᱮᱱᱠᱷᱟᱱ ᱫᱚ ᱠᱚᱢ ᱮᱱᱟ ᱟᱨ ᱟᱭᱳ ᱱᱤᱛᱚᱜ ᱵᱤᱞᱟᱹᱛᱤ ᱮᱢᱟᱜᱟᱜ ᱠᱟᱱᱟᱭ ᱜᱮᱫᱟᱜ ᱠᱟᱱᱟᱭ ᱟᱨ ᱱᱤᱛᱚᱜ ᱫᱚ ᱦᱚᱛᱚᱫ ᱟᱲᱟᱜ ᱯᱩᱨᱟᱹ ᱤᱥᱤᱱ ᱩᱛᱟᱹᱨᱮᱱᱟ ᱟᱬᱜᱚ ᱠᱟᱛᱮ ᱡᱚᱢ ᱞᱮᱠᱷᱟᱱ ᱜᱮ ᱦᱩᱭᱮᱱᱟ

ᱚᱠᱚᱭ ᱠᱚ ᱱᱚᱣᱟ ᱡᱟᱹᱯᱩᱫ ᱫᱟᱜ ᱠᱩᱥᱤᱭᱟᱜ ᱟᱯᱮ ᱤᱧ ᱜᱮ ᱠᱚᱢᱮᱱᱴ ᱠᱟᱛᱮ ᱞᱟᱹᱭᱟᱹᱧ ᱯᱮ ᱤᱧ ᱫᱚ ᱱᱚᱣᱟ ᱡᱟᱹᱯᱩᱫ ᱠᱚ ᱫᱟᱜ ᱠᱚᱫᱚ ᱟᱹᱰᱤ ᱠᱩᱥᱤᱭᱟᱜ ᱜᱤᱭᱟᱹᱧ ᱟᱨ ᱟᱞᱮ ᱤᱥᱤᱱ ᱢᱟᱥ ᱤᱭᱟᱹ ᱱᱚᱣᱟ ᱡᱟᱹᱯᱩᱫ ᱨᱮ ᱞᱚᱦᱚᱫᱚᱜ ᱠᱟᱱᱟ ᱠᱚ ᱯᱩᱨᱟᱹ ᱨᱟᱹᱥᱠᱟᱹᱜ ᱠᱟᱱᱟ ᱠᱚ ᱠᱷᱮᱞ ᱠᱟᱱᱟ ᱠᱚ ᱚᱱᱟ ᱜᱟᱡᱟᱲ ᱠᱚᱨᱮ ᱦᱟᱱᱠᱩ ᱫᱟᱹᱲ ᱵᱟᱲᱟᱭ ᱠᱟᱱᱟ ᱠᱚ ᱟᱞᱮᱭᱟᱜ ᱥᱩᱯᱨᱟᱹ ᱫᱟᱨᱮ ᱨᱮᱢᱟ ᱢᱟᱲᱟᱝ ᱠᱷᱚᱡᱟᱜ ᱜᱮ ᱡᱚ ᱛᱮ ᱛᱟᱦᱮᱸᱫ ᱦᱟᱢᱟᱞ ᱞᱮᱱᱟ ᱟᱨ ᱱᱤᱛᱚᱜ ᱢᱟ ᱫᱟᱜ ᱠᱮᱫ ᱠᱷᱟᱱᱮ ᱟᱨᱚ ᱰᱟᱹᱨ ᱠᱚ ᱫᱟᱜ ᱛᱮ ᱟᱨᱦᱚᱸ ᱦᱟᱢᱟᱞ ᱮᱱᱟ ᱚᱛ ᱥᱮᱫ ᱜᱮ ᱯᱩᱨᱟᱹ ᱞᱤᱰᱩᱨ ᱟᱬᱜᱚ ᱩᱛᱟᱹᱨ ᱟᱠᱟᱱᱟ

ᱡᱟᱹᱯᱩᱫ ᱢᱟ ᱩᱱᱟᱹᱜ ᱮ ᱡᱟᱹᱯᱩᱫᱮᱜᱼᱟ ᱵᱟᱲᱜᱮ ᱥᱟᱯᱟ ᱠᱟᱹᱢᱤ ᱠᱚ ᱩᱱᱟᱹᱜ ᱢᱮᱱᱟᱜ ᱜᱟᱡᱟᱲ ᱟᱠᱟᱱᱟ ᱟᱨ ᱱᱚᱣᱟ ᱡᱟᱹᱯᱩᱫ ᱢᱟ ᱪᱟᱵᱟ ᱦᱚᱸ ᱵᱟᱭ ᱪᱟᱵᱟᱜ ᱠᱟᱱᱟ ᱪᱤᱠᱟᱹᱛᱮᱢ ᱠᱟᱹᱢᱤ ᱦᱚᱸ ᱵᱟᱝ ᱜᱟᱱᱚᱜ ᱠᱟᱱᱟ ᱱᱚᱣᱟ ᱡᱟᱹᱯᱩᱫ ᱠᱷᱟᱹᱛᱤᱨ ᱛᱮ ᱥᱤᱛᱩᱝ ᱫᱤᱱ ᱦᱚᱸ ᱡᱟᱹᱯᱩᱫ ᱫᱤᱱ ᱞᱮᱠᱟ ᱜᱮ ᱵᱩᱡᱷᱟᱹᱜ ᱠᱟᱱᱟ ᱱᱚᱣᱟ ᱵᱷᱤᱰᱤᱭᱳ ᱠᱩᱥᱤᱭᱟᱜ ᱟᱯᱮ ᱮᱱᱠᱷᱟᱱ ᱞᱟᱭᱤᱠ ᱠᱚᱢᱮᱱᱴ ᱟᱨ ᱥᱟᱵᱥᱠᱨᱟᱭᱤᱵ ᱫᱚ ᱟᱞᱚᱯᱮ ᱦᱤᱲᱤᱧᱟ ᱛᱮᱦᱮᱧ ᱞᱟᱹᱜᱤᱫ ᱫᱚ ᱤᱱᱠᱟᱹ ᱜᱮ ᱛᱚᱵᱮ ᱢᱟ ᱮᱱᱠᱷᱟᱱ ᱡᱚᱦᱟᱨ